ᱡᱚᱦᱟᱨ ᱜᱮ ᱥᱟᱱᱟᱢ ᱠᱚ ᱤᱧ ᱜᱮ ᱢᱚᱠᱨᱚ ᱢᱩᱨᱢᱩ ᱤᱧᱟᱹᱜ ᱱᱚᱣᱟ ᱢᱚᱠᱨᱚ ᱢᱩᱨᱢᱩ ᱥᱟᱨ ᱤᱭᱩᱴᱩᱵᱽ ᱪᱮᱱᱮᱞ ᱛᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱟᱫᱚ ᱦᱚᱞᱟᱱᱟᱜ ᱵᱷᱤᱰᱤᱭᱳ ᱨᱮᱫᱚ ᱱᱟᱦᱟᱜ ᱤᱧᱤᱧ ᱢᱮᱱ ᱞᱮᱫᱼᱟ ᱢᱟᱹᱡᱷᱤ ᱠᱚ ᱟᱠᱚ ᱚᱠᱟ ᱞᱮᱠᱟᱛᱮ ᱟᱠᱚᱣᱟᱜ ᱟᱹᱛᱩ ᱨᱮᱭᱟᱜ ᱠᱟᱹᱢᱤ ᱠᱚ ᱪᱟᱪᱞᱟᱣᱟ ᱟᱨ ᱢᱟᱹᱡᱷᱤᱭᱟᱜ ᱠᱚᱨᱟᱢᱚᱛᱤ ᱟᱨ ᱢᱟᱹᱡᱷᱤᱭᱟᱜ ᱱᱚᱞᱮᱡᱽ ᱤᱫᱤ ᱠᱟᱛᱮ ᱟᱡᱟᱜ ᱟᱹᱛᱩ ᱚᱠᱟ ᱞᱮᱠᱟᱭ ᱪᱟᱞᱟᱣᱟ ᱚᱱᱟ ᱫᱚ ᱢᱟᱹᱡᱷᱤ ᱪᱮᱛᱟᱱ ᱨᱮᱜᱮ ᱰᱤᱯᱮᱱᱰᱟᱭ ᱟᱹᱛᱩ ᱦᱚᱲ ᱠᱚ ᱪᱮᱛᱟᱱ ᱨᱮᱜᱮ ᱰᱤᱯᱮᱱᱰᱟᱭ ᱟᱫᱚ ᱛᱮᱦᱮᱧ ᱫᱚ ᱱᱟᱦᱟᱜ ᱢᱟᱹᱡᱷᱤ ᱠᱚ ᱟᱠᱚ ᱚᱠᱟ ᱞᱮᱠᱟ ᱠᱚ ᱪᱚᱞᱟ ᱪᱟᱹᱞᱩ ᱫᱟᱲᱮᱭᱟᱜ ᱠᱟᱱᱟ ᱟᱹᱛᱩ ᱪᱟᱪᱞᱟᱣ ᱫᱟᱲᱮᱭᱟᱜ ᱠᱟᱱᱟ ᱠᱚ ᱚᱱᱟ ᱠᱚ ᱪᱮᱛᱟᱱ ᱨᱮᱜᱮ ᱱᱟᱦᱟᱜ ᱟᱫᱷᱟᱨ ᱠᱟᱛᱮ ᱠᱟᱛᱷᱟᱧ ᱨᱚᱲᱟ ᱟᱫᱚ ᱢᱟᱲᱟᱝ ᱢᱟᱧ ᱢᱮᱱ ᱵᱟᱲᱟ ᱞᱮᱫ ᱜᱮᱭᱟ ᱤᱧᱟᱹᱜ ᱵᱷᱤᱰᱤᱭᱳ ᱠᱩᱥᱤᱭᱟᱜ ᱠᱷᱟᱱ ᱯᱮ ᱞᱟᱭᱤᱠ ᱯᱮ ᱥᱮᱭᱟᱨ ᱯᱮ ᱥᱟᱵᱥᱠᱨᱟᱭᱤᱵ ᱯᱮ ᱟᱨ ᱵᱮᱞ ᱟᱭᱠᱚᱱ ᱦᱟᱸᱜ ᱫᱟᱵᱟᱣ ᱛᱟᱨᱟ ᱠᱟᱜ ᱯᱮ ᱟᱨ ᱠᱚᱢᱮᱱᱴ ᱥᱮᱠᱥᱚᱱ ᱨᱮ ᱟᱯᱮᱭᱟᱜ ᱢᱚᱛᱟᱢᱚᱛ ᱯᱮ ᱚᱞᱟ ᱟᱫᱚ ᱛᱮᱦᱮᱧ ᱫᱚ ᱦᱟᱸᱜ ᱚᱱᱠᱟ ᱟᱯᱮ ᱞᱟᱭᱤᱠ ᱦᱚᱸ ᱵᱟᱹᱧ ᱢᱮᱛᱟ ᱯᱮᱭᱟ ᱥᱮᱭᱟᱨ ᱦᱚᱸ ᱵᱟᱹᱧ ᱢᱮᱛᱟ ᱯᱮᱭᱟ ᱠᱚᱢᱮᱱᱴ ᱦᱚᱸ ᱵᱟᱹᱧ ᱢᱮᱛᱟ ᱯᱮᱭᱟ ᱡᱮ ᱵᱮᱞ ᱟᱭᱠᱚᱱ ᱫᱟᱵᱟᱣ ᱦᱚᱸ ᱵᱟᱹᱧ ᱢᱮᱛᱟ ᱯᱮᱭᱟ ᱟᱨ ᱱᱤᱛᱚᱜ ᱫᱚ ᱦᱟᱸᱜ ᱥᱳᱥᱤᱭᱟᱞ ᱢᱤᱰᱤᱭᱟ ᱡᱩᱜᱽ ᱠᱟᱱᱟ ᱥᱳᱥᱤᱭᱟᱞ ᱢᱤᱰᱤᱭᱟ ᱡᱩᱜᱽ ᱠᱟᱱᱟ ᱢᱳᱵᱟᱭᱤᱞ ᱠᱷᱚᱱ ᱡᱚᱛᱚᱣᱟᱜ ᱟᱹᱰᱤᱜᱟᱱ ᱯᱞᱟᱴᱯᱷᱚᱨᱢ ᱢᱮᱱᱟᱜᱼᱟ ᱡᱟᱦᱟᱸ ᱡᱮ ᱵᱚᱱ ᱧᱮᱞᱮᱜᱼᱟ ᱤᱭᱩᱴᱩᱵᱽ ᱨᱮ ᱥᱮᱨᱮᱧ ᱠᱚᱦᱚᱸ ᱵᱚᱱ ᱟᱸᱡᱚᱢᱮᱫ ᱜᱮᱭᱟ ᱟᱹᱰᱤᱜᱟᱱ ᱥᱮᱪᱮᱫ ᱵᱷᱤᱰᱤᱭᱳ ᱠᱚᱦᱚᱸ ᱵᱚᱱ ᱟᱸᱡᱚᱢᱮᱫ ᱜᱮᱭᱟ ᱟᱹᱰᱤ ᱨᱚᱠᱚᱢ ᱵᱷᱤᱰᱤᱭᱳ ᱧᱟᱢᱚᱜ ᱠᱟᱱᱟ ᱤᱭᱩᱴᱩᱵᱽ ᱠᱷᱚᱱ ᱟᱨ ᱥᱳᱥᱟᱞ ᱢᱤᱰᱤᱭᱟ ᱢᱤᱫᱴᱟᱝ ᱱᱚᱝᱠᱟᱱ ᱯᱞᱟᱴᱯᱷᱚᱨᱢ ᱠᱟᱱᱟ ᱤᱭᱩᱴᱩᱵᱽ ᱢᱮᱱᱟᱜᱼᱟ ᱛᱟᱨᱯᱚᱨᱮ ᱤᱱᱥᱴᱟᱜᱨᱟᱢ ᱢᱮᱱᱟᱜᱼᱟ ᱯᱷᱮᱥᱵᱩᱠ ᱢᱮᱱᱟᱜᱼᱟ ᱱᱚᱜᱼᱚ ᱱᱚᱝᱠᱟ ᱟᱹᱰᱤ ᱟᱭᱢᱟ ᱢᱟᱱᱮ ᱟᱡᱟᱜ ᱯᱞᱟᱴᱯᱷᱚᱨᱢ ᱢᱮᱱᱟᱜᱼᱟ ᱥᱳᱥᱟᱞ ᱢᱤᱰᱤᱭᱟ ᱢᱟᱫᱽᱫᱷᱚᱢ ᱛᱮ ᱡᱚᱛᱚ ᱦᱚᱲ ᱟᱵᱚ ᱵᱚᱱ ᱧᱟᱢ ᱫᱟᱲᱮᱭᱟᱜ ᱠᱟᱱᱟ ᱤᱱᱯᱷᱚᱨᱢᱮᱥᱚᱱ ᱫᱤᱥᱚᱢ ᱫᱩᱱᱤᱭᱟᱹ ᱨᱮᱭᱟᱜ ᱠᱟᱛᱷᱟ ᱵᱚᱱ ᱧᱟᱢ ᱫᱟᱲᱮᱭᱟᱜ ᱠᱟᱱᱟ ᱟᱫᱚ ᱱᱤᱛᱚᱜ ᱤᱧ ᱢᱮᱱᱟ ᱟᱹᱛᱩ ᱫᱤᱥᱚᱢ ᱠᱷᱚᱱ ᱮᱦᱚᱵ ᱠᱟᱛᱮ ᱡᱟᱦᱟᱸ ᱜᱮ ᱵᱟᱡᱟᱨ ᱥᱚᱦᱚᱨ ᱠᱚᱨᱮ ᱢᱮᱱᱟᱜ ᱵᱚᱱ ᱡᱚᱛᱚ ᱦᱚᱲ ᱜᱮ ᱱᱟᱦᱟᱜ ᱯᱨᱟᱭ ᱚᱱᱠᱟ ᱱᱟᱦᱟᱜ ᱥᱚᱴᱷᱤᱠ ᱢᱟ ᱵᱟᱝ ᱢᱮᱱᱚᱜᱚᱜ ᱠᱟᱱᱟ ᱮᱭᱤᱴᱤ ᱯᱟᱨᱥᱮᱱᱴ ᱦᱚᱲ ᱫᱚ ᱱᱟᱦᱟᱜ ᱱᱤᱛᱚᱜ ᱥᱳᱥᱟᱞ ᱢᱤᱰᱤᱭᱟ ᱫᱚᱵᱚᱱ ᱤᱭᱩᱡᱮᱫ ᱜᱮᱭᱟ ᱥᱳᱥᱟᱞ ᱢᱤᱰᱤᱭᱟ ᱢᱟᱫᱽᱫᱷᱚᱢ ᱛᱮ ᱡᱚᱛᱚᱣᱟᱜ ᱟᱵᱚ ᱢᱳᱵᱟᱭᱤᱞ ᱢᱟᱫᱽᱫᱷᱚᱢ ᱛᱮ ᱡᱚᱛᱚᱣᱟᱜ ᱤᱱᱯᱷᱚᱨᱢᱮᱥᱚᱱ ᱵᱚᱱ ᱧᱟᱢ ᱫᱟᱲᱮᱭᱟᱜ ᱠᱟᱱᱟ ᱤᱱᱴᱟᱨᱴᱮᱱᱢᱮᱱᱴ ᱦᱚᱸᱵᱚ ᱦᱟᱛᱟᱣ ᱫᱟᱲᱮᱭᱟᱜ ᱠᱟᱱᱟ ᱱᱚᱣᱟ ᱚᱲᱟᱜ ᱨᱮ ᱛᱟᱦᱮᱸ ᱠᱟᱛᱮ ᱜᱮ ᱡᱚᱛᱚ ᱨᱚᱠᱚᱢ ᱵᱚ ᱦᱟᱛᱟᱣ ᱫᱟᱲᱮᱭᱟᱜ ᱠᱟᱱᱟ ᱟᱫᱚ ᱚᱱᱠᱟ ᱞᱮᱠᱟᱛᱮ ᱡᱚᱛᱚ ᱦᱚᱲ ᱟᱡᱟᱜ ᱯᱟᱨᱥᱚᱱᱟᱞᱤ ᱢᱳᱵᱟᱭᱤᱞ ᱠᱚ ᱵᱟᱝ ᱛᱟᱦᱮᱱ ᱠᱟᱱ ᱨᱮᱦᱚᱸ ᱮᱴᱟᱜ ᱦᱚᱲᱟᱜ ᱯᱷᱳᱱ ᱛᱮ ᱨᱮᱦᱚᱸ ᱟᱡ ᱚᱱᱟ ᱡᱟᱦᱟᱸ ᱥᱮᱨᱮᱧ ᱨᱮᱦᱚᱸᱭ ᱟᱸᱡᱚᱢᱮᱜᱼᱟ ᱵᱟᱠᱷᱟᱱ ᱠᱟᱛᱷᱟ ᱠᱚᱨᱮ ᱦᱚᱸ ᱜᱚᱯᱚ ᱠᱚᱨᱮ ᱦᱚᱸ ᱡᱟᱦᱟᱱᱟᱜ ᱤᱱᱴᱟᱨᱴᱮᱱᱢᱮᱱᱴ ᱵᱷᱤᱰᱤᱭᱳ ᱠᱚᱨᱮ ᱦᱚᱸ ᱧᱮᱞᱮᱫ ᱜᱮᱭᱟ ᱟᱫᱚ ᱚᱱᱠᱟ ᱞᱮᱠᱟᱛᱮ ᱟᱵᱚ ᱥᱟᱶᱛᱟ ᱨᱮ ᱥᱟᱱᱛᱟᱲ ᱥᱟᱶᱛᱟ ᱨᱮ ᱥᱟᱱᱛᱟᱲ ᱥᱟᱶᱛᱟ ᱨᱮ ᱢᱮᱱ ᱠᱮᱜ ᱟᱹᱧ ᱢᱟᱲᱟᱝ ᱠᱷᱚᱱ ᱜᱮ ᱱᱚᱣᱟ ᱢᱟ ᱡᱚᱛᱚ ᱜᱮᱵᱚᱱ ᱵᱟᱲᱟᱭᱟ ᱟᱨ ᱵᱚᱱ ᱵᱟᱰᱟᱭᱮᱫ ᱜᱮᱭᱟ ᱢᱟᱹᱡᱷᱤ ᱫᱚ ᱟᱹᱛᱩ ᱨᱤᱱᱤᱡ ᱦᱩᱭᱩᱜ ᱠᱟᱱᱟ ᱢᱩᱛᱩᱞ ᱠᱷᱩᱱᱴᱤ ᱟᱫᱚ ᱟᱹᱛᱩ ᱚᱠᱟ ᱞᱮᱠᱟᱨᱮ ᱟᱡ ᱮ ᱪᱟᱞᱟᱣᱟ ᱵᱮᱥᱛᱮ ᱟᱨ ᱚᱱᱟ ᱫᱚ ᱟᱡ ᱪᱮᱛᱟᱱ ᱨᱮᱜᱮ ᱱᱟᱦᱟᱜ ᱰᱤᱯᱮᱱᱰᱟ ᱟᱹᱰᱤ ᱵᱟᱨ ᱯᱮ ᱫᱷᱟᱣ ᱤᱧ ᱢᱮᱱᱮᱜᱼᱟ ᱟᱫᱚ ᱟᱹᱛᱩ ᱨᱮ ᱡᱚᱠᱷᱚᱱᱮ ᱧᱮᱞᱟ ᱡᱮ ᱢᱤᱫᱴᱟᱝ ᱦᱟᱺᱰᱤ ᱵᱷᱟᱹᱴᱤ ᱦᱚᱸ ᱢᱮᱱᱟᱜ ᱜᱮᱭᱟ ᱯᱟᱹᱨᱣᱟᱹ ᱵᱷᱟᱹᱴᱤ ᱦᱚᱸ ᱢᱮᱱᱟᱜ ᱜᱮᱭᱟ ᱟᱨ ᱦᱟᱺᱰᱤ ᱵᱷᱟᱹᱴᱤ ᱯᱟᱹᱨᱣᱟᱹ ᱵᱷᱟᱹᱴᱤ ᱠᱚ ᱛᱟᱦᱮᱱ ᱠᱷᱟᱱ ᱫᱚ ᱟᱹᱛᱩ ᱦᱚᱲ ᱠᱚ ᱧᱩᱭ ᱜᱮᱭᱟ ᱟᱨ ᱵᱟᱦᱨᱮ ᱠᱚᱨᱮᱱ ᱤᱱᱟᱹ ᱥᱩᱨ ᱟᱹᱛᱩ ᱠᱚᱨᱮᱱ ᱦᱚᱸ ᱦᱮᱡ ᱠᱟᱛᱮ ᱠᱚ ᱧᱩᱭ ᱜᱮᱭᱟ ᱚᱠᱟᱨᱮ ᱦᱟᱺᱰᱤ ᱧᱩ ᱵᱷᱚᱠᱛᱚ ᱯᱟᱹᱨᱣᱟᱹ ᱧᱩ ᱵᱷᱚᱠᱛᱚ ᱢᱟ ᱩᱱᱠᱩ ᱠᱚ ᱥᱮᱸᱫᱽᱨᱟ ᱵᱟᱲᱟᱭ ᱜᱮᱭᱟ ᱚᱠᱟᱨᱮ ᱦᱟᱺᱰᱤ ᱵᱷᱟᱹᱴᱤ ᱧᱟᱢᱚᱜᱼᱟ ᱚᱠᱟᱨᱮ ᱯᱟᱹᱨᱣᱟᱹ ᱦᱚᱴᱤ ᱢᱮᱱᱟᱜᱼᱟ ᱪᱮ ᱵᱟᱝᱟ ᱚᱱᱟ ᱠᱚ ᱠᱩᱞᱤ ᱮᱱᱠᱷᱟᱱ ᱩᱱᱤ ᱟᱛᱳ ᱦᱚᱲ ᱠᱚ ᱡᱩᱫᱤ ᱧᱩ ᱵᱷᱩᱠᱛᱚ ᱦᱚᱲ ᱠᱟᱱᱟ ᱠᱚ ᱟᱹᱰᱤ ᱞᱚᱜᱚᱱ ᱠᱚ ᱞᱟᱹᱭᱟ ᱦᱳᱭ ᱚᱱᱮ ᱚᱸᱰᱮ ᱢᱮᱱᱟᱜᱼᱟ ᱚᱱᱟ ᱟᱛᱳ ᱨᱮ ᱩᱱᱤ ᱚᱲᱟᱜ ᱨᱮ ᱢᱮᱱᱟᱜᱼᱟ ᱚᱸᱰᱮ ᱱᱟᱦᱟᱜ ᱢᱮᱱᱟᱜᱼᱟ ᱯᱟᱹᱨᱣᱟᱹ ᱦᱚᱸ ᱢᱮᱱᱟᱜᱼᱟ ᱦᱟᱺᱰᱤ ᱦᱚᱸᱢ ᱧᱟᱢᱟ ᱱᱚᱜᱼᱚ ᱱᱚᱝᱠᱟ ᱠᱟᱛᱷᱟ ᱟᱫᱚ ᱡᱩᱫᱤ ᱱᱚᱝᱠᱟ ᱟᱛᱳ ᱨᱮ ᱦᱟᱺᱰᱤ ᱵᱷᱟᱹᱴᱤ ᱯᱟᱹᱨᱣᱟᱹ ᱵᱷᱟᱹᱴᱤ ᱠᱚ ᱛᱟᱦᱮᱱᱟ ᱟᱛᱳ ᱦᱚᱲ ᱠᱚ ᱧᱩ ᱵᱩᱞᱩᱜᱼᱟ ᱮᱱᱠᱷᱟᱱ ᱚᱱᱟ ᱟᱛᱳ ᱨᱮᱭᱟᱜ ᱠᱟᱹᱢᱤ ᱦᱚᱨᱟ ᱠᱚ ᱡᱟᱦᱟᱱᱟᱜ ᱠᱟᱹᱢᱤ ᱦᱚᱨᱟ ᱜᱮ ᱦᱩᱭᱩᱜ ᱡᱟᱱᱟᱢᱚᱜ ᱠᱷᱚᱱ ᱜᱩᱡᱩᱜ ᱫᱷᱟᱹᱨᱤᱡ ᱟᱵᱚᱣᱟᱜ ᱟᱹᱰᱤ ᱱᱟᱱᱟ ᱯᱨᱚᱠᱟᱨ ᱠᱟᱹᱢᱤ ᱦᱚᱨᱟ ᱢᱮᱱᱟᱜ ᱜᱮᱭᱟ ᱟᱠᱷᱲᱟ ᱠᱚᱨᱮ ᱵᱤᱪᱟᱹᱨ ᱟᱪᱟᱨ ᱢᱮᱱᱟᱜ ᱜᱮᱭᱟ ᱚᱱᱟ ᱠᱚᱨᱮ ᱫᱚ ᱡᱩᱫᱤ ᱦᱟᱺᱰᱤ ᱧᱩ ᱯᱟᱹᱨᱣᱟᱹ ᱦᱚᱲ ᱠᱚᱣᱟᱜ ᱠᱟᱛᱷᱟ ᱫᱚ ᱴᱷᱤᱠ ᱵᱷᱟᱵᱽᱨᱮ ᱫᱚ ᱵᱟᱭ ᱪᱟᱹᱞᱩᱜᱼᱟ ᱟᱨ ᱢᱟᱹᱡᱷᱤ ᱡᱩᱫᱤ ᱱᱚᱣᱟ ᱠᱚ ᱵᱟᱭ ᱫᱚᱢᱚᱱ ᱫᱟᱲᱮᱭᱟᱜᱼᱟ ᱮᱱᱠᱷᱟᱱ ᱱᱚᱣᱟ ᱠᱚ ᱡᱩᱫᱤ ᱵᱟᱭ ᱫᱚᱢᱚᱱ ᱫᱟᱲᱮᱭᱟᱜᱼᱟ ᱩᱱᱤ ᱢᱟᱹᱡᱷᱤ ᱫᱩᱧ ᱢᱮᱱᱟ ᱢᱟᱹᱡᱷᱤ ᱞᱟᱹᱜᱤᱫ ᱞᱟᱭᱤᱠ ᱦᱚᱲ ᱫᱚᱭ ᱵᱟᱝ ᱠᱟᱱᱟ ᱟᱨ ᱢᱟᱹᱡᱷᱤᱭᱟᱜ ᱱᱚᱣᱟ ᱫᱚ ᱢᱤᱫᱴᱟᱝ ᱥᱮᱪᱮᱫ ᱨᱮ ᱚᱵᱷᱟᱵᱽ ᱠᱟᱱᱟ ᱟᱨ ᱚᱞᱪᱤᱠᱤ ᱢᱟᱫᱽᱫᱷᱚᱢ ᱛᱮ ᱡᱩᱫᱤ ᱟᱡ ᱵᱟᱭ ᱥᱮᱪᱮᱫ ᱠᱚᱜᱼᱟ ᱡᱮᱱᱟᱨᱮᱞ ᱛᱮᱢᱟᱭ ᱥᱮᱪᱮᱫ ᱠᱚᱜ ᱨᱮᱦᱚᱸ ᱚᱞᱪᱤᱠᱤ ᱛᱮ ᱡᱩᱫᱤ ᱵᱟᱭ ᱥᱮᱪᱮᱫ ᱠᱚᱜᱼᱟ ᱮᱱᱠᱷᱟᱱ ᱩᱱᱤ ᱫᱚ ᱱᱟᱦᱟᱜ ᱢᱟᱱᱮ ᱢᱟᱹᱡᱷᱤ ᱞᱟᱭᱤᱠ ᱦᱚᱲ ᱫᱚᱭ ᱵᱟᱝ ᱠᱟᱱᱟ ᱟᱨ ᱫᱤᱥᱚᱢ ᱫᱩᱱᱤᱭᱟᱹ ᱨᱮᱭᱟᱜ ᱠᱟᱛᱷᱟ ᱡᱩᱫᱤ ᱟᱡ ᱵᱟᱭ ᱛᱩᱞᱟᱹ ᱯᱟᱹᱭᱞᱟᱹ ᱫᱟᱲᱮᱭᱟᱜᱼᱟ ᱮᱱᱠᱷᱟᱱ ᱢᱤᱫᱴᱟᱝ ᱟᱹᱛᱩ ᱨᱮ ᱩᱱᱤ ᱢᱟᱹᱡᱷᱤᱭᱟᱜ ᱵᱟᱹᱲᱤᱡ ᱯᱨᱚᱵᱷᱟᱵᱽ ᱛᱮ ᱟᱨ ᱥᱩᱨ ᱥᱟᱰᱜᱮ ᱟᱹᱛᱩ ᱠᱚᱨᱮᱱ ᱦᱚᱲ ᱠᱚᱣᱟᱜ ᱢᱟᱹᱡᱷᱤᱭᱟᱜ ᱦᱚᱸ ᱵᱟᱹᱲᱤᱡ ᱯᱨᱚᱵᱷᱟᱵᱽ ᱧᱩᱨᱩᱜᱼᱟ ᱟᱨ ᱥᱩᱨ ᱥᱟᱰᱜᱮ ᱟᱹᱛᱩ ᱠᱚᱨᱮᱱ ᱦᱚᱲᱟᱜ ᱦᱚᱸ ᱱᱚᱣᱟ ᱟᱹᱛᱩ ᱨᱮᱭᱟᱜ ᱯᱨᱚᱵᱷᱟᱵᱽ ᱧᱩᱨᱩᱜᱼᱟ ᱩᱱᱤ ᱢᱟᱹᱡᱷᱤ ᱡᱩᱫᱤ ᱢᱮᱱᱟᱭ ᱤᱧᱟᱹᱜ ᱟᱹᱛᱩ ᱨᱮᱫᱚ ᱤᱧ ᱡᱟᱦᱟᱸ ᱞᱮᱠᱟᱧ ᱪᱟᱹᱞᱩᱭᱟ ᱤᱧ ᱚᱱᱠᱟ ᱜᱤᱧ ᱪᱟᱹᱞᱩᱭᱟ ᱤᱧᱟᱹᱜ ᱟᱹᱛᱩ ᱨᱮᱫᱚ ᱤᱧ ᱜᱮ ᱨᱟᱡᱽ ᱱᱚᱣᱟ ᱫᱚ ᱵᱟᱝ ᱟᱨ ᱡᱩᱫᱤ ᱱᱚᱝᱠᱟᱛᱮ ᱦᱩᱭᱩᱜᱼᱟ ᱢᱤᱫ ᱦᱚᱲ ᱡᱩᱫᱤ ᱢᱮᱱᱟᱭ ᱯᱷᱚᱨ ᱮᱠᱡᱟᱢᱯᱚᱞ ᱢᱤᱫᱴᱟᱝ ᱠᱟᱛᱷᱟᱧ ᱢᱮᱱᱟ ᱢᱤᱫ ᱦᱚᱲ ᱡᱩᱫᱤ ᱟᱡᱟᱜ ᱥᱤᱢᱟᱹ ᱨᱮ ᱟᱡᱟᱜ ᱵᱟᱲᱜᱮ ᱨᱮ ᱟᱡᱟᱜ ᱥᱤᱢᱟᱹ ᱨᱮ ᱚᱡᱽᱨᱟᱭᱟᱭ ᱡᱚᱵᱽᱨᱟᱭᱟᱭ ᱵᱟᱠᱷᱟᱱ ᱚᱲᱟᱜ ᱨᱟᱪᱟ ᱠᱚᱨᱮ ᱤᱭᱟᱹᱭᱟ ᱮᱱᱠᱷᱟᱱ ᱚᱱᱟ ᱚᱲᱟᱜ ᱥᱩᱨ ᱨᱮ ᱡᱟᱦᱟᱸ ᱚᱲᱟᱜ ᱛᱟᱦᱮᱱᱟ ᱮᱱᱠᱷᱟᱱ ᱚᱱᱟ ᱫᱚ ᱚᱱᱟ ᱚᱲᱟᱜ ᱫᱚ ᱥᱚ ᱫᱚ ᱪᱟᱞᱟᱜ ᱟᱪᱮ ᱵᱟᱝᱟ ᱚᱱᱟ ᱞᱟᱹᱜᱤᱫ ᱠᱟᱛᱷᱟ ᱚᱱᱠᱟ ᱞᱮᱠᱟᱛᱮ ᱮᱱᱠᱷᱟᱱ ᱢᱤᱫᱴᱟᱝ ᱟᱹᱛᱩ ᱨᱮ ᱡᱩᱫᱤ ᱵᱟᱹᱲᱤᱡ ᱠᱟᱹᱢᱤ ᱦᱚᱨᱟ ᱧᱮᱞᱚᱜᱼᱟ ᱚᱱᱟ ᱚᱱᱠᱟᱱ ᱵᱟᱹᱲᱤᱡ ᱠᱟᱹᱢᱤ ᱫᱚ ᱮᱴᱟᱜ ᱟᱹᱛᱩ ᱨᱮᱦᱚᱸ ᱯᱨᱚᱵᱷᱟᱵᱽ ᱚᱱᱟ ᱨᱮᱭᱟᱜ ᱧᱩᱨᱩᱜᱼᱟ ᱚᱱᱟ ᱞᱟᱹᱜᱤᱫ ᱛᱮ ᱟᱹᱰᱤ ᱨᱮᱥᱯᱚᱱᱥᱤᱵᱤᱞᱤᱴᱤ ᱢᱮᱱᱟᱜᱼᱟ ᱢᱟᱹᱡᱷᱤᱭᱟᱜ ᱟᱨ ᱟᱹᱛᱩ ᱦᱚᱲᱟᱜ ᱦᱚᱸ ᱟᱹᱰᱤ ᱨᱮᱥᱯᱚᱱᱥᱤᱵᱤᱞᱤᱴᱤ ᱟᱵᱚ ᱥᱟᱶᱛᱟ ᱨᱮᱱ ᱦᱚᱲ ᱠᱟᱱᱟ ᱵᱚᱱ ᱟᱨ ᱡᱚᱛᱚ ᱜᱮᱵᱚᱱ ᱵᱟᱲᱟᱭᱟ ᱟᱵᱚ ᱫᱚ ᱥᱟᱶᱛᱟ ᱫᱚ ᱢᱤᱫᱴᱟᱝ ᱟᱹᱰᱤ ᱢᱟᱨᱟᱝ ᱫᱚᱨᱭᱟ ᱠᱟᱱᱟ ᱱᱚᱣᱟ ᱫᱚᱨᱭᱟ ᱨᱤᱱ ᱟᱵᱚ ᱢᱤᱫᱴᱟᱝ ᱮᱱᱮᱡ ᱡᱚᱝ ᱦᱚᱲ ᱠᱟᱱᱟ ᱵᱚᱱ ᱟᱵᱚ ᱡᱟᱦᱟᱸ ᱞᱮᱠᱟ ᱱᱚᱣᱟ ᱠᱟᱹᱢᱤ ᱦᱚᱨᱟ ᱠᱚᱵᱚᱱ ᱪᱟᱹᱞᱩᱭᱟ ᱚᱱᱠᱟ ᱜᱮ ᱱᱟᱜ ᱟᱵᱚ ᱫᱤᱥᱚᱢ ᱡᱟᱠᱟᱛ ᱨᱮᱦᱚᱸ ᱚᱱᱠᱟ ᱜᱮ ᱜᱚᱴᱟ ᱯᱟᱲᱟ ᱯᱟᱥᱱᱟᱣᱟ ᱚᱱᱟ ᱞᱟᱹᱜᱤᱫ ᱛᱮ ᱟᱵᱚᱣᱟᱜ ᱱᱚᱣᱟ ᱢᱤᱫᱴᱟᱝ ᱟᱹᱞᱤᱧ ᱥᱳᱥᱟᱞ ᱢᱤᱰᱤᱭᱟ ᱢᱟᱫᱽᱫᱷᱚᱢ ᱛᱮ ᱛᱮᱦᱮᱧ ᱞᱤᱧ ᱢᱮᱱᱮᱫ ᱜᱮᱭᱟ ᱵᱟᱫᱽᱫᱷᱚᱜ ᱠᱟᱱᱟᱞᱤᱧ ᱱᱚᱣᱟ ᱠᱚ ᱧᱮᱞ ᱠᱟᱛᱮ ᱟᱹᱛᱩ ᱥᱟᱶᱛᱟ ᱠᱚᱨᱮᱱᱟᱜ ᱧᱮᱞ ᱠᱟᱛᱮ ᱱᱚᱣᱟ ᱢᱟᱱᱮ ᱱᱚᱝᱠᱟᱱ ᱯᱚᱨᱚᱢᱯᱚᱨᱟ ᱡᱟᱦᱟᱸ ᱠᱚ ᱧᱮᱞᱚᱜ ᱠᱟᱱᱟ ᱱᱚᱝᱠᱟᱱᱟᱜ ᱡᱟᱦᱟᱸ ᱪᱟᱹᱞᱩ ᱟᱠᱟᱱᱟ ᱠᱟᱹᱢᱤ ᱠᱚ ᱮᱱᱠᱷᱟᱱ ᱱᱚᱣᱟ ᱠᱚᱫᱚ ᱟᱹᱰᱤ ᱢᱚᱱᱮᱨᱮ ᱟᱹᱲᱤᱥ ᱟᱨ ᱠᱟᱹᱦᱤᱥ ᱵᱩᱡᱷᱟᱹᱜ ᱠᱟᱱᱛᱮ ᱛᱮᱦᱮᱧ ᱵᱟᱫᱽᱫᱷᱚᱜ ᱠᱟᱱᱟᱞᱤᱧ ᱱᱚᱣᱟ ᱥᱳᱥᱟᱞ ᱢᱤᱰᱤᱭᱟ ᱨᱮ ᱢᱮᱱ ᱞᱟᱹᱜᱤᱫ ᱛᱮ ᱟᱨ ᱥᱳᱥᱟᱞ ᱢᱤᱰᱤᱭᱟ ᱢᱟᱫᱽᱫᱷᱚᱢ ᱛᱮ ᱟᱵᱚ ᱡᱚᱛᱚ ᱜᱮᱵᱚᱱ ᱵᱟᱲᱟᱭᱮᱜᱼᱟ ᱟᱨ ᱨᱤᱞᱥ ᱵᱷᱤᱰᱤᱭᱳ ᱵᱚᱱ ᱧᱮᱞᱮᱫ ᱜᱮᱭᱟ ᱮᱱᱮᱡ ᱥᱮᱨᱮᱧ ᱵᱷᱤᱰᱤᱭᱳ ᱵᱚᱱ ᱧᱮᱞᱮᱫ ᱜᱮᱭᱟ ᱟᱨ ᱱᱚᱜᱼᱚ ᱱᱚᱣᱟ ᱠᱚ ᱪᱮᱫ ᱞᱮᱠᱟᱨᱮ ᱢᱤᱫᱴᱟᱝ ᱚᱠᱟ ᱫᱚ ᱵᱟᱹᱲᱤᱡ ᱯᱨᱚᱵᱷᱟᱵᱽ ᱧᱩᱨᱩᱜ ᱠᱟᱱᱟ ᱟᱵᱚ ᱥᱳᱥᱟᱭᱴᱤ ᱪᱮᱛᱟᱱ ᱨᱮ ᱟᱵᱚ ᱥᱟᱶᱛᱟ ᱪᱮᱛᱟᱱ ᱨᱮ ᱱᱚᱣᱟ ᱠᱚᱜᱮ ᱟᱹᱰᱤ ᱢᱟᱨᱟᱝ ᱢᱩᱫᱽᱫᱟ ᱠᱟᱱ ᱛᱟᱵᱚᱱᱟ ᱟᱨ ᱱᱚᱣᱟ ᱠᱚ ᱠᱷᱟᱹᱛᱤᱨ ᱜᱮ ᱟᱵᱚᱨᱮᱱ ᱱᱤᱛᱚᱜ ᱨᱮᱱ ᱡᱩᱣᱟᱹᱱ ᱯᱤᱲᱦᱤ ᱠᱚ ᱱᱩᱱᱟᱹᱜ ᱢᱟᱱᱮ ᱵᱟᱹᱲᱤᱡ ᱦᱚᱨ ᱛᱮᱠᱚ ᱪᱟᱞᱟᱜ ᱠᱟᱱᱟ ᱡᱩᱫᱤ ᱟᱡ ᱢᱤᱫᱴᱟᱝ ᱟᱹᱛᱩ ᱨᱤᱱᱤᱡ ᱢᱤᱫᱴᱟᱝ ᱯᱚᱨᱤᱵᱟᱨ ᱨᱮ ᱢᱤᱫᱴᱟᱝ ᱚᱞ ᱯᱟᱲᱦᱟᱣ ᱮᱱᱟ ᱠᱚ ᱩᱱᱠᱩ ᱚᱞ ᱯᱟᱲᱦᱟᱣ ᱮᱱᱠᱷᱟᱱ ᱠᱚ ᱩᱱᱤ ᱡᱩᱫᱤ ᱠᱚ ᱪᱟᱹᱠᱨᱤ ᱱᱚᱠᱨᱤ ᱠᱮᱜᱼᱟ ᱵᱟᱡᱟᱨ ᱠᱚᱨᱮ ᱠᱚ ᱛᱟᱦᱮᱸᱭᱮᱱᱟ ᱟᱪᱪᱷᱟ ᱩᱱᱠᱩ ᱨᱤᱱ ᱡᱟᱦᱟᱸᱭ ᱟᱭᱳ ᱵᱟᱵᱟ ᱟᱨ ᱜᱟᱨᱰᱤᱭᱟᱱ ᱠᱚ ᱱᱟᱦᱟᱜ ᱡᱟᱦᱟᱸᱭ ᱚᱲᱟᱜ ᱨᱮ ᱡᱟᱦᱟᱸ ᱢᱮᱱᱟᱜ ᱠᱚ ᱩᱱᱠᱩ ᱡᱩᱫᱤ ᱠᱚ ᱵᱩᱞ ᱛᱚᱦᱮᱞᱚᱜᱼᱟ ᱮᱱᱠᱷᱟᱱ ᱩᱱᱤ ᱛᱚ ᱩᱱᱤ ᱡᱟᱦᱟᱸᱭ ᱱᱟᱦᱟᱜ ᱮ ᱪᱟᱹᱠᱨᱤ ᱱᱚᱠᱨᱤ ᱠᱟᱜᱼᱟ ᱵᱟᱡᱟᱨ ᱨᱮ ᱛᱟᱦᱮᱱ ᱠᱟᱱᱟ ᱩᱱᱤ ᱠᱤᱪᱷᱤ ᱛᱚ ᱟᱡ ᱤᱱᱯᱷᱚᱨᱢᱮᱥᱚᱱ ᱮ ᱮᱢ ᱫᱟᱲᱮᱭᱟᱠᱚ ᱵᱟᱵᱟ ᱵᱟᱠᱷᱟᱱ ᱱᱚᱝᱠᱟ ᱡᱟᱦᱟᱸᱭ ᱜᱮ ᱱᱟᱦᱟᱜ ᱯᱷᱚᱨ ᱮᱠᱡᱟᱢᱯᱚᱞ ᱡᱟᱦᱟᱸᱭ ᱜᱮ ᱟᱭᱳ ᱵᱟᱵᱟ ᱡᱟᱦᱟᱸᱭ ᱜᱮ ᱜᱟᱨᱰᱤᱭᱟᱱ ᱠᱚ ᱧᱩ ᱱᱤᱥᱟᱹᱜ ᱠᱟᱱᱟ ᱠᱚ ᱟᱠᱚ ᱚᱲᱟᱜ ᱨᱮ ᱮᱱᱠᱷᱟᱱ ᱩᱱᱠᱩ ᱫᱚᱭ ᱢᱮᱱ ᱫᱟᱲᱮᱭᱟᱠᱚ ᱦᱩᱱᱟᱹᱝ ᱡᱮ ᱵᱟᱝᱟ ᱱᱚᱣᱟ ᱠᱚᱫᱚ ᱟᱵᱚ ᱫᱚ ᱵᱟᱭ ᱡᱩᱛᱟᱹᱜ ᱠᱟᱱᱟ ᱟᱨ ᱟᱯᱮᱭᱟᱜ ᱵᱟᱹᱲᱤᱡ ᱱᱚᱝᱠᱟ ᱠᱟᱹᱢᱤ ᱦᱚᱨᱟ ᱠᱷᱟᱹᱛᱤᱨ ᱛᱮᱜᱮ ᱟᱹᱛᱩ ᱴᱚᱞᱟ ᱯᱟᱲᱟ ᱦᱚᱲ ᱦᱚᱸ ᱵᱟᱹᱲᱤᱡ ᱠᱚ ᱢᱚᱱᱮ ᱵᱚᱱᱟ ᱟᱨ ᱱᱚᱣᱟ ᱠᱚ ᱵᱟᱹᱲᱤᱡ ᱠᱷᱚᱱ ᱫᱚ ᱪᱮᱫ ᱞᱮᱠᱟ ᱵᱚᱱ ᱥᱟᱦᱟ ᱧᱚᱜᱚᱜᱼᱟ ᱦᱟᱺᱰᱤ ᱯᱟᱹᱨᱣᱟᱹ ᱧᱩ ᱫᱚ ᱵᱟᱵᱚᱱ ᱧᱩᱭᱟ ᱩᱱᱟᱹᱜ ᱫᱚ ᱦᱚᱸ ᱦᱟᱺᱰᱤ ᱫᱚᱵᱚᱱ ᱧᱩᱭ ᱜᱮᱭᱟ ᱟᱵᱚ ᱫᱷᱚᱨᱚᱢ ᱨᱮᱭᱟᱜ ᱦᱟᱺᱰᱤ ᱧᱩ ᱢᱟᱵᱚᱱ ᱧᱩᱭ ᱜᱮᱭᱟ ᱵᱚᱸᱜᱟ ᱡᱚᱠᱷᱚᱱ ᱜᱮ ᱟᱵᱚ ᱫᱚ ᱵᱚᱸᱜᱟ ᱥᱟᱨᱮᱡ ᱚᱱᱟ ᱪᱟᱨᱮᱡ ᱞᱟᱛᱟᱨ ᱡᱷᱟᱹᱨᱤ ᱯᱟᱹᱱᱤ ᱞᱮᱠᱟ ᱜᱮᱵᱚᱱ ᱵᱮᱵᱷᱟᱨ ᱢᱟ ᱵᱟᱹᱲᱛᱤ ᱥᱟᱹᱲᱛᱤ ᱧᱩ ᱫᱚ ᱵᱟᱝᱟ ᱜᱩᱨᱩ ᱜᱚᱢᱠᱮ ᱛᱤᱠᱤᱱ ᱠᱤᱱ ᱢᱮᱱ ᱟᱠᱟᱫ ᱜᱮᱭᱟ ᱫᱷᱚᱨᱚᱢ ᱨᱮᱭᱟᱜ ᱦᱟᱺᱰᱤ ᱧᱩ ᱫᱚᱵᱚᱱ ᱧᱩ ᱜᱮᱭᱟ ᱵᱚᱭᱦᱟ ᱟᱨ ᱚᱱᱟ ᱫᱚ ᱨᱟᱱ ᱞᱮᱠᱟᱜᱮ ᱵᱮᱵᱷᱟᱨ ᱞᱮᱠᱷᱟᱱ ᱚᱱᱟ ᱫᱚ ᱡᱤᱣᱤ ᱨᱮ ᱦᱚᱲᱢᱚ ᱨᱮ ᱟᱹᱰᱤ ᱱᱟᱯᱟᱭ ᱠᱟᱹᱢᱤᱭᱟ ᱟᱨ ᱫᱷᱚᱨᱚᱢ ᱨᱮᱭᱟᱜ ᱦᱟᱺᱰᱤ ᱡᱩᱫᱤ ᱵᱟᱹᱲᱛᱤ ᱥᱟᱹᱲᱛᱤ ᱵᱚᱱ ᱧᱩᱭᱟ ᱮᱱᱠᱷᱟᱱ ᱚᱱᱟ ᱫᱚ ᱡᱤᱣᱤ ᱨᱮ ᱦᱚᱲᱢᱚ ᱨᱮ ᱵᱤᱥ ᱞᱮᱠᱟᱭ ᱠᱟᱹᱢᱤᱭᱟ ᱚᱱᱠᱟ ᱞᱮᱠᱟ ᱵᱩᱞᱚᱜ ᱟᱢ ᱛᱚᱦᱮᱞᱚᱜ ᱟᱢ ᱛᱟᱯᱚᱨᱮ ᱵᱩᱞ ᱛᱚᱦᱮᱞ ᱦᱚᱲᱟᱜ ᱠᱟᱹᱢᱤ ᱢᱟ ᱱᱟᱦᱟᱜ ᱟᱹᱰᱤ ᱢᱟᱱᱮ ᱠᱷᱟᱨᱟᱯ ᱠᱷᱟᱨᱟᱯ ᱥᱮᱫ ᱜᱮ ᱪᱟᱞᱟᱜᱼᱟ ᱚᱠᱚᱭ ᱫᱚ ᱚᱠᱟ ᱫᱚᱢ ᱠᱩᱢᱵᱽᱲᱩᱭᱟ ᱚᱲᱟᱜ ᱨᱮᱢ ᱱᱮᱭᱟᱣ ᱛᱟᱯᱟᱢᱚᱜᱼᱟ ᱴᱚᱞᱟ ᱦᱚᱲ ᱥᱟᱶ ᱮᱢ ᱱᱮᱭᱟᱣ ᱛᱟᱯᱟᱢᱚᱜᱼᱟ ᱛᱟᱨᱯᱚᱨᱮ ᱚᱠᱟ ᱠᱚᱨᱮ ᱪᱚᱢ ᱱᱮᱭᱟᱣ ᱛᱟᱯᱟᱢᱚᱜᱼᱟ ᱜᱩᱲᱫᱟᱹᱣ ᱟᱢ ᱵᱷᱤᱸᱫᱟᱹᱲᱚᱜ ᱟᱢ ᱱᱚᱣᱟ ᱠᱚᱫᱚ ᱟᱹᱰᱤ ᱵᱟᱹᱲᱤᱡ ᱜᱮᱭᱟ ᱟᱨ ᱱᱚᱜᱼᱚ ᱱᱚᱝᱠᱟᱱ ᱡᱤᱱᱤᱥ ᱠᱚ ᱠᱚᱨᱮ ᱠᱷᱚᱱ ᱟᱵᱚ ᱛᱤᱱᱟᱹᱜ ᱥᱟᱦᱟ ᱥᱚᱱᱛᱚᱨ ᱵᱚᱱ ᱛᱟᱦᱮᱱᱟ ᱚᱱᱟ ᱜᱮ ᱱᱟᱯᱟᱭᱟ ᱟᱫᱚ ᱱᱚᱝᱠᱟᱱ ᱡᱤᱱᱤᱥ ᱠᱚ ᱡᱩᱫᱤ ᱧᱮᱞᱟᱭ ᱢᱟᱺᱡᱷᱤ ᱮᱱᱠᱷᱟᱱ ᱚᱱᱟ ᱫᱚ ᱱᱤᱦᱟᱹᱛᱤ ᱟᱡ ᱮ ᱠᱚᱱᱴᱨᱳᱞ ᱫᱟᱲᱮᱭᱟᱜᱼᱟ ᱟᱨ ᱟᱹᱛᱩ ᱦᱚᱲ ᱠᱚᱭ ᱢᱮᱱ ᱫᱟᱲᱮᱭᱟᱠᱚᱣᱟ ᱡᱩᱫᱤ ᱠᱚ ᱱᱚᱣᱟ ᱡᱤᱱᱤᱥ ᱠᱚ ᱡᱩᱫᱤ ᱵᱟᱭ ᱠᱚᱱᱴᱨᱳᱞ ᱫᱟᱲᱮᱭᱟᱜ ᱠᱟᱱᱟ ᱟᱹᱛᱩ ᱦᱚᱲ ᱦᱚᱸ ᱵᱟᱠᱚ ᱢᱟᱱᱟᱣ ᱵᱟᱛᱟᱣᱮᱫᱼᱟ ᱮᱱᱠᱷᱟᱱ ᱚᱱᱟ ᱫᱚ ᱦᱟᱸᱜ ᱟᱹᱰᱤ ᱠᱷᱟᱨᱟᱯ ᱜᱮᱭᱟ ᱚᱱᱟ ᱞᱟᱹᱜᱤᱫ ᱛᱮ ᱟᱨ ᱡᱚᱛᱚ ᱦᱚᱲ ᱴᱷᱮᱱ ᱱᱮᱦᱚᱨ ᱛᱟᱦᱮᱱ ᱠᱟᱱᱟ ᱡᱮ ᱢᱟ ᱥᱳᱥᱟᱞ ᱢᱤᱰᱤᱭᱟ ᱢᱟᱫᱽᱫᱷᱚᱢ ᱛᱮᱧ ᱢᱮᱱᱮᱫᱼᱟ ᱤᱧᱟᱹᱜ ᱠᱟᱛᱷᱟ ᱢᱟ ᱱᱟᱦᱟᱜ ᱱᱚᱣᱟ ᱢᱟ ᱟᱹᱰᱤ ᱦᱟᱨᱥ ᱜᱮᱯᱮ ᱵᱩᱡᱷᱟᱹᱣᱟ ᱟᱹᱰᱤ ᱮᱴᱟᱜ ᱪᱟᱪᱟᱨᱦᱮᱫ ᱜᱮᱯᱮ ᱵᱩᱡᱷᱟᱹᱣᱟ ᱱᱟᱦᱟᱜ ᱱᱚᱣᱟ ᱠᱚᱢᱟ ᱠᱷᱟᱨᱟᱯ ᱜᱮᱯᱮ ᱵᱩᱡᱷᱟᱹᱣᱟ ᱟᱯᱮ ᱡᱩᱫᱤ ᱵᱮᱥ ᱦᱚᱲ ᱠᱟᱱᱟ ᱯᱮ ᱱᱤᱦᱟᱹᱛ ᱯᱮ ᱞᱟᱹᱭ ᱟᱠᱟᱫ ᱜᱮᱭᱟ ᱥᱮᱭᱟᱨ ᱜᱮᱭᱟ ᱯᱮ ᱥᱟᱵᱥᱠᱨᱟᱭᱤᱵᱽ ᱜᱮᱭᱟ ᱯᱮ ᱟᱨ ᱠᱚᱢᱮᱱᱴ ᱦᱚᱸ ᱱᱟᱦᱟᱜ ᱯᱮ ᱮᱢ ᱜᱮᱭᱟ ᱚᱱᱠᱟ ᱞᱮᱠᱟᱛᱮ ᱡᱚᱛᱚ ᱦᱚᱲ ᱴᱷᱮᱱ ᱛᱮᱦᱮᱧ ᱱᱮᱦᱚᱨ ᱛᱟᱦᱮᱱ ᱠᱟᱱᱟ ᱟᱨ ᱱᱚᱜᱼᱚ ᱱᱚᱝᱠᱟᱱ ᱠᱟᱛᱷᱟ ᱠᱚ ᱡᱩᱫᱤ ᱟᱵᱚᱱ ᱵᱟᱵᱚᱱ ᱥᱮᱪᱮᱫᱚᱜᱼᱟ ᱱᱚᱣᱟ ᱥᱳᱥᱤᱭᱟᱞ ᱢᱤᱰᱤᱭᱟ ᱢᱟᱫᱽᱫᱷᱚᱢ ᱛᱮ ᱡᱩᱫᱤ ᱵᱟᱵᱚᱱ ᱥᱮᱪᱮᱫᱚᱜᱼᱟ ᱮᱱᱠᱷᱟᱱ ᱫᱚ ᱱᱟᱜ ᱟᱹᱰᱤ ᱠᱷᱟᱨᱟᱯ ᱜᱮ ᱦᱩᱭᱩᱜᱼᱟ ᱟᱨ ᱱᱤᱛᱚᱜ ᱞᱮᱠᱟᱱ ᱡᱩᱜᱽ ᱨᱮ ᱥᱚᱥᱱᱚᱜ ᱡᱩᱜᱽ ᱨᱮ ᱟᱵᱚ ᱫᱚ ᱚᱠᱟᱨᱮ ᱢᱮᱱᱟᱜ ᱵᱚᱱᱟ ᱚᱠᱟ ᱞᱮᱠᱟᱱ ᱯᱚᱡᱤᱥᱚᱱ ᱨᱮ ᱥᱟᱱᱛᱟᱲ ᱥᱟᱶᱛᱟ ᱵᱚᱱ ᱛᱟᱦᱮᱱ ᱠᱟᱱᱟ ᱱᱚᱜᱼᱚᱭ ᱥᱟᱱᱛᱟᱲ ᱥᱟᱶᱛᱟ ᱫᱚ ᱢᱤᱫᱴᱟᱝ ᱟᱹᱰᱤ ᱢᱟᱨᱟᱝ ᱫᱚᱨᱭᱟ ᱠᱟᱱᱟ ᱟᱫᱚ ᱱᱚᱝᱠᱟᱱ ᱫᱚᱨᱭᱟ ᱨᱤᱱ ᱛᱟᱦᱮᱱ ᱦᱚᱲ ᱟᱵᱚ ᱪᱮᱫ ᱞᱮᱠᱟᱨᱮ ᱱᱟᱭ ᱱᱟᱯᱟᱭ ᱛᱮᱵᱚᱱ ᱛᱟᱦᱮᱱᱟ ᱚᱱᱟᱜᱮ ᱱᱟᱜ ᱛᱮᱦᱮᱧᱟᱜ ᱥᱮᱪᱮᱫ ᱥᱮᱪᱮᱫ ᱠᱟᱱᱟ ᱢᱟ ᱥᱟᱱᱟᱢ ᱠᱚᱜᱮ ᱡᱚᱦᱟᱨ ᱟᱹᱵᱤᱱ ᱢᱮ ᱦᱤᱡᱩᱜ ᱠᱟᱱ ᱫᱚ